ᱛᱮᱦᱮᱧᱟᱜ ᱵᱞᱚᱜ ᱵᱷᱤᱰᱤᱭᱳ ᱨᱮ ᱥᱟᱹᱜᱩᱱ ᱫᱟᱨᱟᱢ ᱟᱨ ᱱᱤᱛᱚᱜ ᱫᱚ ᱯᱟᱹᱨᱥᱤ ᱢᱟᱦᱟ ᱢᱟᱱᱟᱣ ᱞᱟᱹᱜᱤᱫ ᱫᱤᱥᱚᱢ ᱡᱟᱦᱮᱨ ᱠᱚᱨᱚᱱᱰᱤ ᱦᱮᱡ ᱦᱩᱭ ᱟᱠᱟᱱᱟ ᱟᱫᱚ ᱥᱟᱡᱟᱣ ᱥᱟᱯᱲᱟᱣ ᱪᱟᱞᱟᱜ ᱠᱟᱱᱟ ᱤᱱᱟᱹ ᱯᱚᱨᱮ ᱦᱟᱸᱜ ᱤᱧ ᱫᱮᱠᱷᱟᱣ ᱯᱮᱭᱟ ᱧᱮᱞ ᱯᱮ ᱦᱚᱲ ᱠᱚᱫᱚ ᱵᱟᱹᱱᱩᱜ ᱠᱚᱣᱟ ᱱᱤᱛᱚᱜ ᱫᱚ ᱤᱱᱟᱹ ᱯᱚᱨᱮ ᱫᱮᱠᱷᱟᱣ ᱯᱮᱭᱟᱹᱧ ᱦᱟᱸᱜ ᱱᱚᱛᱮ ᱦᱚᱸ ᱠᱷᱟᱹᱞᱤ ᱜᱮᱭᱟ ᱮᱠᱮᱱ ᱠᱩᱨᱥᱤ ᱜᱮ ᱧᱮᱞᱚᱜ ᱠᱟᱱᱟ ᱟᱨ ᱱᱚᱛᱮ ᱨᱮᱫᱚ ᱯᱮᱲᱟ ᱠᱚᱫᱚ ᱵᱟᱹᱱᱩᱜ ᱠᱚᱣᱟ ᱯᱮᱲᱟ ᱦᱮᱡ ᱠᱟᱛᱮ ᱦᱟᱸᱜ ᱤᱧ ᱫᱮᱠᱷᱟᱣ ᱠᱚᱣᱟ ᱮᱠᱫᱚᱢ ᱮᱠ ᱱᱚᱢᱵᱚᱨ ᱠᱚ ᱧᱮᱞᱚᱜᱼᱟ ᱥᱮᱴᱤᱝ ᱜᱮ ᱪᱟᱞᱟᱜ ᱠᱟᱱᱟ ᱥᱮᱴᱤᱝ ᱢᱮᱴ ᱥᱟᱹᱜᱩᱱ ᱟᱨ ᱱᱚᱛᱮ ᱫᱚ ᱦᱩᱭᱩᱜ ᱠᱟᱱᱟ ᱫᱟᱨᱟᱢ

ᱥᱟᱱᱟᱢ ᱟᱹᱫᱤᱢ ᱜᱟᱶᱛᱟ ᱥᱟᱱᱛᱟᱲ ᱜᱟᱶᱛᱟ ᱯᱟᱥᱴᱟ ᱥᱮᱱ ᱠᱷᱚᱱ ᱥᱟᱭ ᱥᱟᱭ ᱥᱟᱨᱦᱟᱣ ᱞᱮ ᱪᱟᱞᱟᱢ ᱠᱟᱱᱟ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱥᱟᱱᱟᱢ ᱠᱚᱵᱚᱱ ᱵᱟᱰᱟᱭ ᱜᱮᱭᱟ ᱫᱩᱨᱜᱟᱹ ᱯᱨᱚᱥᱟᱫᱽ ᱢᱩᱨᱢᱩ ᱫᱚ ᱟᱹᱰᱤ ᱟᱭᱢᱟ ᱥᱮᱨᱮᱧ ᱜᱟᱵᱟᱱ ᱦᱚᱸᱭ ᱜᱟᱵᱟᱱ ᱟᱠᱟᱫᱼᱟ ᱵᱟᱱᱟᱢ ᱨᱩ ᱚᱱᱟ ᱨᱮᱦᱚᱸ ᱯᱟᱹᱨᱩᱠᱷᱤᱭᱟᱹ ᱠᱟᱱᱟᱭ ᱟᱫᱚ ᱵᱟᱨ ᱠᱟᱛᱷᱟ ᱟᱡᱟᱜ ᱡᱟᱦᱟᱸ ᱠᱚ ᱟᱡᱟᱜ ᱠᱟᱹᱢᱤ ᱦᱚᱨᱟ ᱥᱟᱶᱛᱮ ᱵᱟᱨ ᱠᱟᱛᱷᱟ ᱫᱚᱦᱚ ᱞᱟᱹᱜᱤᱫ ᱤᱧ ᱢᱮᱛᱟᱭᱟ

ᱟᱨ ᱢᱩᱪᱟᱹᱫ ᱮᱱᱟ ᱛᱮᱦᱮᱧᱟᱜ ᱫᱚ ᱱᱚᱰᱮ ᱜᱮ ᱟᱨᱦᱚᱸ ᱜᱟᱯᱟ ᱦᱟᱸᱜ ᱛᱮᱦᱮᱧ ᱵᱟᱭᱤᱥ ᱰᱤᱥᱮᱢᱵᱚᱨ ᱫᱩ ᱦᱟᱡᱟᱨ ᱵᱟᱭᱤᱥ ᱛᱮᱦᱮᱧᱟᱜ ᱫᱚ ᱢᱩᱪᱟᱹᱫ ᱮᱱᱟ ᱟᱨᱦᱚᱸ ᱜᱟᱯᱟ ᱡᱟᱦᱟᱸ ᱦᱩᱭᱩᱜᱼᱟ ᱚᱱᱟᱧ ᱫᱮᱠᱷᱟᱣ ᱯᱮᱭᱟ ᱟᱨ ᱡᱟᱦᱟᱸ ᱥᱮᱨᱮᱧ ᱟᱨ ᱰᱟᱱᱥ ᱚᱱᱟ ᱠᱚᱫᱚ ᱯᱟᱴ ᱴᱩ ᱨᱮᱯᱮ ᱧᱮᱞ ᱫᱟᱲᱮᱭᱟᱜᱼᱟ ᱟᱨ ᱧᱮᱞ ᱯᱮ ᱦᱟᱸᱜ ᱯᱟᱴ ᱴᱩ ᱨᱮ ᱟᱨ ᱛᱮᱦᱮᱧ ᱫᱚ ᱯᱟᱴ ᱚᱣᱟᱱ ᱜᱮ ᱦᱤᱡᱩᱜᱼᱟ ᱢᱮᱱᱠᱷᱟᱱ ᱫᱚ ᱯᱟᱴ ᱴᱩ ᱨᱮ ᱧᱮᱞ ᱯᱮ ᱚᱱᱟ ᱠᱚ ᱟᱨ ᱱᱚᱣᱟ ᱰᱟᱱᱥ ᱫᱚ ᱛᱚ ᱱᱤᱱᱟᱹᱜ ᱜᱮ ᱟᱨ ᱛᱮᱦᱮᱧᱟᱜ ᱫᱚ ᱟᱨ ᱜᱟᱯᱟ ᱦᱟᱸᱜ ᱵᱷᱤᱰᱤᱭᱳ ᱟᱹᱰᱤ ᱵᱷᱟᱹᱜᱤ ᱵᱮᱱᱟᱜᱼᱟ ᱛᱚ ᱧᱮᱞ ᱛᱟᱵᱚᱱ ᱯᱮ ᱟᱨ ᱛᱮᱦᱮᱧᱟᱜ ᱫᱚ ᱱᱤᱱᱟᱹᱜ ᱜᱮ ᱢᱟ ᱮᱱᱠᱷᱟᱱ ᱢᱩᱪᱟᱹᱫ ᱨᱮ ᱥᱟᱱᱟᱢ ᱠᱚ ᱡᱚᱦᱟᱨ